ᱫᱤᱞᱞᱤ ᱞᱮᱠᱟᱱ ᱡᱟᱭᱜᱟ ᱨᱮ ᱵᱟᱝᱢᱟ ᱢᱟᱹᱡᱷᱤ ᱵᱟᱵᱟ ᱯᱮ ᱵᱮᱨᱮᱫ ᱮᱫ ᱠᱚᱣᱟ ᱟᱫᱚ ᱚᱱᱟ ᱫᱤᱞᱞᱤ ᱵᱟᱡᱟᱨ ᱨᱮᱫᱚ ᱚᱠᱟ ᱞᱮᱠᱟ ᱢᱟᱹᱡᱷᱤ ᱵᱟᱵᱟ ᱯᱮ ᱵᱮᱨᱮᱫ ᱮᱫ ᱠᱚᱣᱟ ᱚᱸᱰᱮ ᱢᱟᱛᱚ ᱮᱠᱮᱱ ᱫᱤᱠᱩ ᱦᱮᱱᱟᱜ ᱠᱚ ᱟᱫᱚ ᱫᱤᱞᱞᱤ ᱨᱮ ᱫᱤᱞᱞᱤ ᱫᱚ ᱚᱸᱰᱮ ᱫᱤᱞᱞᱤ ᱨᱮ ᱡᱟᱦᱟᱸ ᱟᱵᱚ ᱥᱟᱱᱛᱟᱲ ᱦᱚᱯᱚᱱ ᱠᱚ ᱜᱤᱨᱟᱹᱵᱟᱹᱥᱤ ᱠᱟᱛᱮᱫ ᱢᱮᱱᱟᱜ ᱟᱠᱟᱫ ᱠᱚᱣᱟ ᱚᱸᱰᱮ ᱫᱚ ᱟᱨ ᱥᱟᱱᱛᱟᱲ ᱡᱟᱹᱛᱤ ᱵᱟᱥᱟ ᱰᱮᱨᱟ ᱢᱮᱱᱛᱮ ᱢᱤᱫᱴᱟᱝ ᱧᱩᱛᱩᱢ ᱟᱠᱟᱫᱟ ᱠᱚ ᱟᱠᱚ ᱠᱚ ᱵᱟᱥᱟ ᱟᱠᱟᱱ ᱛᱮ ᱟᱫᱚ ᱚᱸᱰᱮ ᱫᱚ ᱱᱟᱜ ᱠᱷᱟᱱ ᱟᱞᱮ ᱯᱚᱪᱷᱤᱢ ᱵᱟᱝᱞᱟ ᱯᱚᱱᱚᱛ ᱥᱤᱢᱞᱤᱯ ᱯᱟᱦᱴᱟ ᱥᱮᱫ ᱠᱷᱚᱱ ᱟᱨ ᱢᱟᱹᱡᱷᱤ ᱯᱟᱨᱜᱟᱱᱟ ᱢᱚᱦᱚᱞ ᱠᱷᱚᱱ ᱢᱤᱫ ᱵᱟᱨ ᱜᱚᱢᱠᱮ ᱠᱚᱠᱚ ᱪᱟᱞᱟᱣᱟ ᱟᱫᱚ ᱠᱚ ᱱᱮᱣᱛᱟ ᱞᱮᱫ ᱞᱮᱭᱟ ᱱᱮᱣᱛᱟ ᱨᱮᱱᱟᱜ ᱩᱫᱽᱫᱮᱥᱥᱚ ᱫᱚ ᱩᱱᱠᱩ ᱟᱨ ᱩᱱᱠᱩ ᱫᱚᱠᱚ ᱚᱸᱰᱮ ᱟᱠᱚ ᱢᱟᱹᱡᱷᱤ ᱢᱟᱯᱟᱡᱷᱤ ᱠᱚ ᱜᱚᱴᱟ ᱢᱤᱫ ᱟᱠᱟᱱᱟ ᱟᱫᱚ ᱜᱚᱴᱟ ᱢᱤᱫ ᱠᱟᱛᱮ ᱱᱟᱜ ᱠᱷᱟᱱ ᱟᱫᱚ ᱟᱞᱮ ᱠᱚ ᱱᱮᱣᱛᱟ ᱠᱮᱫ ᱞᱮᱭᱟ ᱚᱱᱩᱥᱴᱷᱟᱱ ᱠᱮᱫᱟ ᱠᱚ ᱟᱞᱮ ᱥᱟᱢᱟᱝ ᱨᱮᱠᱚ ᱩᱪᱷᱟᱹᱱ ᱮᱱᱟ ᱟᱫᱚ ᱞᱮ ᱥᱟᱨᱦᱟᱣ ᱠᱮᱫ ᱠᱚᱣᱟ ᱟᱞᱮ ᱦᱚᱸ ᱦᱚᱸᱜᱼᱚᱱᱟ ᱜᱮ ᱦᱩᱭᱩᱜ ᱠᱟᱱᱟ ᱟᱞᱮ ᱫᱚ ᱵᱟᱞᱮ ᱩᱪᱷᱟᱹᱱ ᱮᱫ ᱠᱚᱣᱟ ᱢᱮᱱᱠᱷᱟᱱ ᱟᱠᱚ ᱛᱮᱜᱮ ᱠᱚ ᱟᱞᱮ ᱥᱟᱢᱟᱝ ᱨᱮᱠᱚ ᱩᱪᱷᱟᱹᱱ ᱮᱱᱟ ᱢᱟᱱᱮ ᱢᱟᱹᱡᱷᱤ ᱵᱟᱵᱟ ᱚᱸᱰᱮ ᱠᱚ ᱵᱮᱨᱮᱫ ᱠᱮᱫ ᱵᱮᱨᱮᱫ ᱠᱚᱣᱟ ᱠᱮᱫ ᱠᱚᱣᱟ ᱟᱫᱚ ᱪᱮᱫᱟᱜ ᱚᱸᱰᱮ ᱠᱚ ᱵᱮᱨᱮᱫ ᱠᱮᱫ ᱠᱚᱣᱟ ᱟᱫᱚ ᱟᱭᱢᱟ ᱫᱤᱱ ᱨᱮᱱᱟᱜ ᱨᱮᱸᱜᱮᱡ ᱨᱟᱵᱟᱝ ᱚᱸᱰᱮ ᱪᱮᱫ ᱞᱮᱠᱟ ᱢᱟᱭ ᱚᱱᱟ ᱫᱤᱞᱞᱤ ᱫᱤᱥᱚᱢ ᱨᱮ ᱜᱤᱫᱽᱨᱟᱹ ᱠᱚᱠᱚ ᱡᱟᱱᱟᱢᱚᱜ ᱠᱟᱱᱟ ᱚᱢᱚᱱᱚᱜ ᱠᱟᱱᱟ ᱠᱚ ᱪᱷᱩᱛ ᱪᱷᱟᱹᱴᱭᱟᱹᱨ ᱞᱟᱜᱟᱜ ᱫᱤᱥᱚᱢ ᱫᱟᱹᱲ ᱦᱩᱭᱩᱜ ᱠᱟᱱ ᱛᱟᱠᱚᱣᱟ ᱦᱮᱸ ᱛᱟᱨᱯᱚᱨᱮ ᱡᱟᱦᱟᱸᱭ ᱜᱚᱡ ᱜᱩᱨ ᱞᱮᱱᱠᱷᱟᱱ ᱩᱱᱤ ᱚᱸᱰᱮ ᱠᱚ ᱠᱟᱹᱢᱤᱭᱮᱫᱟ ᱦᱮᱸ ᱚᱱᱟ ᱚᱸᱰᱮ ᱠᱟᱹᱢᱤ ᱦᱩᱭᱩᱜ ᱠᱟᱱ ᱛᱟᱠᱚᱣᱟ ᱚᱠᱚᱭᱮ ᱠᱟᱹᱢᱤ ᱛᱟᱠᱚᱣᱟ ᱚᱸᱰᱮ ᱛᱚ ᱢᱟᱹᱡᱷᱤ ᱦᱚᱸ ᱵᱟᱹᱱᱩᱜ ᱟᱠᱟᱫ ᱠᱚᱣᱟ ᱱᱟᱭᱠᱮ ᱡᱚᱜᱽ ᱢᱟᱹᱡᱷᱤ ᱯᱟᱨᱟᱱᱤᱠ ᱪᱤᱞᱤ ᱦᱚᱸ ᱵᱟᱹᱱᱩᱜ ᱟᱠᱟᱫ ᱠᱚᱣᱟ ᱚᱱᱟ ᱠᱷᱩᱵ ᱞᱟᱹᱠᱛᱤ ᱠᱷᱟᱹᱛᱤᱨ ᱛᱮ ᱚᱱᱟ ᱫᱚᱠᱚ ᱵᱮᱨᱮᱫ ᱠᱮᱫᱟ ᱪᱮᱫᱟᱜ ᱵᱟᱝᱢᱟ ᱟᱵᱚᱣᱟᱜ ᱥᱚᱢᱟᱡᱽ ᱨᱮ ᱥᱟᱱᱛᱟᱲ ᱟᱜ ᱥᱚᱢᱟᱡᱽ ᱨᱮ ᱱᱚᱣᱟ ᱡᱩᱫᱤ ᱢᱟᱹᱡᱷᱤ ᱢᱚᱬᱮ ᱦᱚᱲ ᱵᱟᱠᱚ ᱛᱟᱦᱮᱱᱟ ᱟᱵᱚ ᱱᱚᱣᱟ ᱠᱟᱹᱢᱤ ᱠᱚᱫᱚ ᱵᱟᱠᱚ ᱠᱚᱨᱟᱣ ᱫᱟᱲᱮᱭᱟᱜᱼᱟ ᱱᱚᱣᱟ ᱦᱩᱫᱤᱥ ᱠᱟᱛᱮ ᱜᱮ ᱱᱚᱣᱟ ᱫᱚᱠᱚ ᱠᱚᱨᱟᱣ ᱠᱮᱫᱟ ᱟᱨ ᱱᱚᱣᱟ ᱫᱚ ᱟᱞᱮ ᱨᱮ ᱦᱚᱸᱜᱼᱚᱭ ᱵᱤᱵᱷᱤᱱᱱᱚ ᱠᱟᱹᱢᱤ ᱨᱮ ᱟᱵᱚᱣᱟᱜ ᱟᱵᱚᱣᱟᱜ ᱥᱚᱢᱟᱡᱽ ᱨᱮᱱᱟᱜ ᱥᱮᱪᱮᱫ ᱨᱮᱱᱟᱜ ᱵᱤᱵᱷᱤᱱᱱᱚ ᱠᱟᱹᱢᱤ ᱨᱮ ᱥᱚᱝᱜᱚᱴᱷᱚᱱ ᱞᱮ ᱦᱤᱡᱩᱜ ᱥᱮᱱᱚᱜ ᱠᱟᱱ ᱚᱠᱛᱚ ᱨᱮ ᱱᱚᱣᱟ ᱠᱚ ᱟᱨᱫᱟᱥ ᱞᱮᱫ ᱛᱟᱦᱮᱸ ᱠᱟᱱ ᱟᱨ ᱟᱞᱮ ᱯᱚᱨᱟᱢᱚᱨᱥᱚ ᱞᱮ ᱮᱢᱟᱫ ᱠᱚ ᱛᱟᱦᱮᱸ ᱠᱟᱱ ᱯᱚᱪᱷᱤᱢ ᱵᱟᱝᱞᱟ ᱯᱚᱱᱚᱛ ᱥᱮᱢᱞᱮᱫ ᱯᱟᱦᱴᱟ ᱥᱮᱫ ᱠᱷᱚᱱ ᱡᱮ ᱟᱯᱮ ᱱᱚᱣᱟ ᱠᱚ ᱟᱛᱳ ᱢᱚᱬᱮ ᱦᱚᱲ ᱵᱮᱨᱮᱫᱚᱜ ᱯᱮ ᱟᱨ ᱱᱚᱣᱟ ᱢᱚᱬᱮ ᱦᱚᱲ ᱯᱮ ᱵᱮᱨᱮᱫ ᱞᱮᱱᱠᱷᱟᱱ ᱟᱯᱮ ᱚᱱᱟ ᱠᱟᱹᱢᱤ ᱠᱚᱯᱮ ᱠᱚᱨᱟᱣ ᱫᱟᱲᱮᱭᱟᱜᱼᱟ ᱱᱤᱭᱟᱹ ᱦᱩᱫᱤᱥ ᱠᱟᱛᱮ ᱜᱮ ᱟᱫᱚ ᱦᱚᱸᱜᱼᱚᱭ ᱪᱟᱞᱟᱣᱮᱱ ᱟᱨ ᱰᱤᱥᱮᱢᱵᱚᱨ ᱨᱮᱱᱟᱜ ᱥᱟᱛ ᱟᱴ ᱦᱮᱸ ᱰᱤᱥᱮᱢᱵᱚᱨ ᱨᱮᱱᱟᱜ ᱥᱟᱛ ᱟᱴ ᱱᱚᱣᱟ ᱫᱚ ᱠᱟᱹᱢᱤ ᱥᱟᱹᱛ ᱠᱮᱫᱟ ᱠᱚ ᱵᱟᱨ ᱥᱤᱧ ᱫᱷᱩᱨᱭᱟᱹ ᱟᱨ ᱤᱧ ᱡᱟ ᱢᱩᱪᱟᱹᱫ ᱫᱤᱱ ᱦᱤᱞᱳᱜ ᱡᱟᱦᱟᱸ ᱛᱩᱢᱫᱟᱜ ᱤᱧ ᱜᱚᱜ ᱠᱮᱫᱟ ᱟᱹᱰᱤ ᱨᱟᱹᱥᱠᱟᱹᱛᱮ ᱟᱨ ᱚᱸᱰᱮᱱᱤᱡ ᱢᱟᱺᱡᱷᱤ ᱥᱟᱢᱟᱯᱚᱫ ᱦᱮᱢᱵᱨᱚᱢ ᱜᱚᱢᱠᱮ ᱦᱮᱸ ᱟᱫᱚ ᱜᱚᱜ ᱟᱹᱫᱤᱧᱟᱭ ᱡᱮ ᱱᱚᱣᱟ ᱜᱚᱢᱠᱮ ᱦᱮᱡ ᱟᱠᱟᱱᱟᱢ ᱯᱚᱪᱷᱤᱢ ᱵᱟᱝᱞᱟ ᱯᱚᱱᱚᱛ ᱨᱤᱱᱤᱡ ᱢᱤᱫᱴᱟᱝ ᱯᱟᱨᱥᱮᱫ ᱜᱚᱢᱠᱮ ᱥᱚᱝᱜᱚᱴᱷᱚᱱ ᱨᱤᱱᱤᱡ ᱠᱟᱱᱟᱢ ᱦᱮᱸ ᱟᱢ ᱦᱚᱸ ᱱᱚᱣᱟ ᱛᱩᱢᱫᱟᱜ ᱨᱩ ᱛᱟᱞᱟᱛᱮ ᱦᱮᱸ ᱟᱢ ᱟᱨ ᱱᱚᱰᱮ ᱯᱚᱪᱷᱤᱢ ᱵᱟᱝᱞᱟ ᱨᱤᱱᱤᱡ ᱡᱚᱜᱚ ᱯᱚᱱᱚᱛ ᱨᱤᱱᱤᱡ ᱡᱚᱜᱚ ᱯᱟᱨᱜᱟᱱᱟ ᱦᱮᱸ ᱥᱩᱠᱪᱟᱸᱫᱽ ᱥᱚᱨᱮᱱ ᱛᱟᱹᱞᱤᱧ ᱞᱮ ᱜᱚᱜ ᱟᱫ ᱞᱤᱧ ᱛᱮ ᱟᱫᱚ ᱚᱱᱟ ᱢᱩᱪᱟᱹᱫ ᱟᱠᱷᱲᱟ ᱨᱮ ᱢᱤᱫᱴᱟᱝ ᱟᱵᱚᱣᱟᱜ ᱥᱮᱨᱣᱟ ᱞᱮᱠᱟᱛᱮ ᱯᱮ ᱟᱠᱷᱲᱟ ᱞᱤᱧ ᱨᱩ ᱠᱟᱛᱮᱫ ᱱᱚᱣᱟ ᱮᱱ ᱦᱤᱞᱳᱜ ᱟᱠᱷᱲᱟ ᱫᱚᱞᱤᱧ ᱢᱩᱪᱟᱹᱫ ᱟᱠᱟᱫᱼᱟ ᱟᱫᱚ ᱟᱹᱰᱤ ᱨᱟᱹᱥᱠᱟᱹᱭᱮᱱᱟ ᱠᱚ ᱫᱤᱞᱞᱤ ᱫᱤᱥᱚᱢ ᱨᱮ ᱡᱟᱦᱟᱸ ᱟᱵᱚᱨᱮᱱ ᱥᱟᱱᱛᱟᱲ ᱵᱚᱭᱦᱟ ᱢᱤᱥᱤ ᱠᱚ ᱢᱮᱱᱟᱜ ᱟᱠᱟᱫ ᱠᱚᱣᱟ ᱤᱱ ᱦᱤᱞᱳᱜ ᱠᱷᱚᱱᱟᱜ ᱜᱮ ᱠᱟᱹᱢᱤ ᱠᱟᱹᱥᱱᱤ ᱨᱮᱱᱟᱜ ᱡᱟᱵᱚᱛᱤᱭᱚ ᱢᱚᱴᱟᱢᱩᱴᱤ ᱡᱟᱞᱮ ᱵᱟᱰᱟᱭᱟ ᱟᱵᱚᱣᱟᱜ ᱥᱟᱶ ᱢᱟᱱᱮ ᱥᱟᱶᱛᱟ ᱨᱮᱱᱟᱜ ᱚᱱᱟ ᱠᱚᱞᱮ ᱞᱟᱹᱭ ᱵᱩᱴᱟᱹᱣᱟᱫ ᱠᱚᱣᱟ ᱟᱨ ᱚᱫᱩ ᱵᱷᱚᱵᱤᱥᱥᱚᱛ ᱨᱮ ᱡᱟᱦᱟᱱᱟᱜ ᱠᱚ ᱱᱚᱝᱠᱟ ᱦᱩᱭ ᱞᱮᱱᱠᱷᱟᱱ ᱟᱯᱮ ᱱᱚᱰᱮ ᱫᱤᱥᱚᱢ ᱨᱮ ᱟᱞᱮ ᱵᱮᱝᱜᱚᱞ ᱨᱮ ᱢᱮᱱᱟᱜ ᱟᱠᱟᱫ ᱞᱮᱭᱟ ᱵᱮᱝᱜᱚᱞ ᱨᱮᱱᱟᱜ ᱵᱤᱵᱷᱤᱱᱱᱚ ᱡᱮᱞᱟ ᱨᱮ ᱢᱮᱱᱟᱜ ᱟᱠᱟᱫ ᱠᱚᱛᱟ ᱵᱚᱱᱟ ᱦᱮᱸ ᱢᱟᱹᱡᱷᱤ ᱠᱚ ᱢᱟᱯᱟᱡᱷᱤ ᱠᱚ ᱯᱟᱨᱜᱟᱱᱟ ᱠᱚ ᱩᱱᱠᱩᱣᱟᱜ ᱯᱚᱨᱟᱢᱚᱨᱥᱚ ᱞᱮᱠᱟᱛᱮ ᱟᱯᱮᱭᱟᱜ ᱚᱱᱟ ᱫᱤᱥᱚᱢ ᱨᱮ ᱟᱯᱮ ᱥᱟᱶᱛᱟ ᱠᱟᱹᱢᱤ ᱠᱟᱹᱢᱤ ᱛᱟᱵᱚᱱ ᱯᱮ ᱱᱤᱭᱟᱹ ᱠᱚ ᱞᱟᱹᱭ ᱵᱟᱲᱟ ᱠᱟᱛᱮᱫ ᱟᱫᱚ ᱚᱱᱟ ᱵᱟᱨᱥᱤᱧ ᱫᱷᱚᱨᱮ ᱨᱮᱱᱟᱜ ᱢᱩᱪᱟᱹᱫ ᱫᱤᱱ ᱦᱤᱞᱳᱜ ᱜᱮ ᱛᱩᱢᱫᱟᱜ ᱨᱩ ᱢᱩᱪᱟᱹᱫ ᱠᱟᱛᱮᱫ ᱟᱞᱮ ᱞᱮ ᱢᱩᱪᱟᱹᱫ ᱟᱠᱟᱫᱟ ᱮᱠᱟᱞ ᱱᱚᱰᱮ ᱵᱚᱱ ᱟᱸᱡᱚᱢ ᱠᱮᱫᱟ ᱡᱮ ᱡᱟᱦᱟᱸᱭ ᱜᱚᱢᱠᱮ ᱪᱟᱞᱟᱣ ᱞᱮᱱᱟᱭ ᱡᱮ ᱫᱤᱞᱞᱤ ᱨᱮ ᱫᱤᱞᱞᱤ ᱟᱵᱚ ᱵᱚᱱ ᱵᱟᱲᱟᱭ ᱜᱮᱭᱟ ᱡᱮ ᱥᱟᱱᱛᱟᱲ ᱥᱟᱶᱛᱟ ᱨᱮᱱᱟᱜ ᱡᱟᱦᱟᱸ ᱥᱮᱨᱣᱟ ᱠᱚ ᱪᱟᱞᱟᱜ ᱠᱟᱱᱟ ᱚᱱᱟ ᱫᱚ ᱢᱟᱹᱡᱷᱤ ᱟᱹᱨᱤ ᱥᱤᱥᱴᱮᱢ ᱛᱮ ᱟᱨ ᱚᱱᱟ ᱢᱟᱹᱡᱷᱤ ᱟᱹᱨᱤ ᱜᱮ ᱛᱮᱦᱮᱧ ᱫᱤᱞᱞᱤ ᱨᱮ ᱡᱟᱦᱟᱸᱭ ᱟᱵᱚᱨᱮᱱ ᱥᱟᱱᱛᱟᱲ ᱦᱚᱲ ᱜᱤᱨᱟᱹᱵᱟᱹᱥᱤ ᱠᱟᱛᱮ ᱢᱮᱱᱟᱜ ᱟᱠᱟᱫ ᱠᱚᱣᱟ ᱩᱱᱠᱩ ᱫᱤᱞᱞᱤ ᱜᱤᱨᱟᱹᱵᱟᱹᱥᱤ ᱨᱮᱱ ᱡᱟᱦᱟᱸ ᱥᱟᱱᱛᱟᱲ ᱩᱱᱠᱩ ᱥᱟᱱᱛᱟᱲ ᱢᱟᱹᱡᱷᱤ ᱟᱹᱨᱤ ᱛᱮᱠᱚ ᱛᱚᱞ ᱛᱚᱞ ᱮᱱᱟ ᱟᱨ ᱚᱱᱟ ᱢᱟᱹᱡᱷᱤ ᱟᱹᱨᱤ ᱚᱸᱰᱮ ᱢᱟᱹᱡᱷᱤ ᱵᱟᱵᱟ ᱠᱚ ᱢᱚᱬᱮ ᱵᱟᱵᱟ ᱠᱚᱠᱚ ᱵᱮᱨᱮᱫ ᱮᱱᱟ ᱚᱱᱟ ᱵᱮᱨᱮᱫ ᱨᱮ ᱱᱮᱣᱛᱟ ᱠᱚ ᱛᱟᱦᱮᱸ ᱠᱟᱱᱟ ᱱᱚᱰᱮ ᱨᱮᱱ ᱡᱟᱦᱟᱸᱭ ᱯᱚᱪᱷᱤᱢ ᱵᱟᱝᱞᱟ ᱥᱮᱢᱞᱮᱫ ᱨᱮᱱ ᱜᱚᱢᱠᱮ ᱠᱚ ᱩᱱᱠᱩᱣᱟᱜ ᱢᱚᱪᱟ ᱠᱷᱚᱱ ᱜᱮ ᱱᱚᱰᱮ ᱵᱚᱱ ᱟᱸᱡᱚᱢ ᱠᱮᱫᱟ ᱡᱟᱦᱟᱸᱭ ᱱᱚᱰᱮ ᱵᱚᱱ ᱧᱟᱢ ᱞᱮᱫᱮᱭᱟ ᱢᱟᱱᱚᱛᱟᱱ ᱢᱚᱫᱚᱱ ᱢᱳᱦᱚᱱ ᱵᱟᱥᱠᱮ ᱜᱚᱢᱠᱮ ᱢᱟ ᱮᱱᱠᱷᱟᱱ ᱟᱹᱰᱤ ᱥᱟᱨᱦᱟᱣ ᱟᱨ ᱡᱚᱦᱟᱨ ᱛᱟᱦᱮᱱ ᱡᱚᱦᱟᱨ ᱜᱮ ᱡᱚᱦᱟᱨ ᱜᱮ